ᱛᱮᱦᱮᱧᱟᱜ ᱠᱟᱹᱦᱱᱤ ᱨᱮᱭᱟᱜ ᱧᱩᱛᱩᱢ ᱫᱚ ᱦᱩᱭᱩᱜ ᱠᱟᱱᱟ ᱯᱨᱚᱯᱷᱮᱥᱚᱨ ᱥᱚᱝᱠᱩᱣᱟᱜ ᱰᱟᱭᱨᱤ ᱠᱷᱚᱱ ᱠᱚᱨᱵᱷᱟᱥ ᱢᱟ ᱛᱟᱦᱚᱞᱮ ᱠᱟᱹᱦᱱᱤ ᱛᱮᱫ ᱢᱩᱪᱟᱹᱫ ᱫᱷᱟᱹᱨᱤᱡ ᱟᱸᱡᱚᱢ ᱛᱟᱵᱚᱱ ᱯᱮ ᱟᱨ ᱵᱟᱝᱠᱷᱟᱱ ᱠᱟᱹᱦᱱᱤ ᱨᱮᱭᱟᱜ ᱥᱤᱵᱤᱞ ᱥᱚᱲᱚᱢ ᱨᱟᱥᱟ ᱫᱚ ᱵᱟᱝ ᱵᱚᱱ ᱛᱮᱵᱟᱜ ᱧᱟᱢ ᱫᱟᱲᱮᱭᱟᱜᱼᱟ ᱟᱨ ᱦᱮᱸ ᱱᱚᱝᱠᱟᱱ ᱠᱟᱹᱦᱱᱤ ᱠᱚ ᱟᱨᱚ ᱧᱟᱢ ᱞᱟᱹᱜᱤᱫ ᱪᱮᱱᱮᱞ ᱛᱮᱫ ᱥᱟᱵᱥᱠᱨᱟᱭᱤᱵᱽ ᱥᱟᱶᱛᱮ ᱜᱷᱚᱱᱴᱟ ᱪᱤᱱᱦᱟᱹ ᱨᱮ ᱡᱚᱴᱮᱫ ᱫᱚ ᱟᱞᱚ ᱵᱚᱱ ᱦᱤᱲᱤᱧ ᱢᱟ ᱯᱚᱱᱮᱨᱚᱭ ᱟᱜᱚᱥᱴ ᱪᱮᱬᱮ ᱤᱫᱤ ᱠᱟᱛᱮ ᱵᱟᱲᱟᱭ ᱥᱟᱱᱟ ᱫᱚ ᱟᱢᱫᱟ ᱫᱤᱱ ᱠᱷᱚᱱ ᱜᱮ ᱛᱟᱦᱮᱸ ᱠᱟᱱ ᱛᱤᱧᱟᱹ ᱤᱧᱟᱹᱜ ᱜᱤᱫᱽᱨᱟᱹ ᱩᱢᱮᱨ ᱨᱮ ᱟᱞᱮ ᱚᱲᱟᱜ ᱨᱮ ᱢᱤᱫᱴᱟᱝ ᱢᱚᱭᱱᱟ ᱪᱮᱬᱮ ᱞᱮ ᱟᱹᱥᱩᱞ ᱞᱮᱫᱮᱭᱟ᱾ ᱩᱱᱤ ᱢᱤᱫ ᱥᱟᱭ ᱠᱷᱚᱱ ᱦᱚᱸ ᱵᱟᱹᱲᱛᱤ ᱵᱟᱝᱞᱟ ᱟᱹᱲᱟᱹ ᱴᱷᱟᱢ ᱴᱷᱟᱢ ᱟᱲᱟᱝ ᱤᱧ ᱥᱮᱬᱟ ᱟᱫᱮ ᱛᱟᱦᱮᱸᱫ᱾ ᱤᱧᱟᱹᱜ ᱟᱹᱭᱠᱟᱹᱣ ᱛᱟᱦᱮᱸ ᱠᱟᱱᱟ ᱪᱮᱬᱮ ᱫᱚ ᱠᱟᱛᱷᱟ ᱠᱚ ᱢᱮᱱ ᱫᱟᱲᱮᱭᱟᱜ ᱨᱮᱦᱚᱸ ᱚᱱᱟ ᱨᱮᱭᱟᱜ ᱢᱮᱱᱮᱠ ᱫᱚ ᱵᱟᱠᱚ ᱵᱩᱡᱷᱟᱹᱣᱟ᱾ ᱢᱤᱫ ᱫᱷᱟᱣ ᱱᱩᱭ ᱢᱚᱭᱱᱟ ᱪᱮᱬᱮ ᱢᱤᱫᱴᱟᱝ ᱮᱢᱚᱱ ᱜᱷᱚᱴᱚᱱᱟᱭ ᱥᱤᱨᱡᱟᱹᱣ ᱠᱮᱫᱟ ᱚᱱᱟᱛᱮ ᱤᱧᱟᱹᱜ ᱟᱹᱭᱠᱟᱹᱣ ᱟᱹᱨᱩ ᱩᱛᱟᱹᱨᱮᱱ ᱛᱤᱧᱟᱹ᱾ ᱛᱤᱠᱤᱱ ᱵᱮᱲᱟ ᱮᱱᱮ ᱜᱮ ᱤᱥᱠᱩᱞ ᱠᱷᱚᱱᱤᱧ ᱦᱮᱡ ᱟᱠᱟᱱᱟ᱾ ᱤᱧ ᱟᱭᱳ ᱨᱮ ᱜᱟᱵᱤ ᱠᱷᱚᱱ ᱢᱚᱦᱚᱱ ᱵᱷᱳᱜᱽ ᱞᱟᱹᱰᱩᱭ ᱟᱹᱜᱩ ᱟᱠᱟᱫᱤᱧᱟ᱾ ᱩᱱ ᱚᱠᱛᱚ ᱟᱪᱠᱟ ᱜᱮ ᱢᱚᱭᱱᱟ ᱪᱮᱬᱮᱭ ᱠᱤᱠᱤᱭᱟᱹᱣ ᱠᱟᱛᱮᱭ ᱢᱮᱱ ᱠᱮᱫᱟ, ᱚᱛ ᱞᱟᱲᱟᱣ ᱚᱛ ᱞᱟᱲᱟᱣ ᱢᱮᱱᱛᱮ᱾ ᱢᱮᱱᱠᱷᱟᱱ ᱟᱞᱮ ᱫᱚ ᱚᱛ ᱛᱷᱟᱨᱛᱷᱟᱨᱟᱣ ᱵᱟᱞᱮ ᱟᱹᱭᱠᱟᱹᱣ ᱞᱮᱫᱟ᱾ ᱠᱟᱜᱚᱡᱽ ᱨᱮᱠᱚ ᱚᱞ ᱟᱠᱟᱫᱟ ᱵᱟᱝᱢᱟ ᱥᱤᱥᱢᱳᱜᱽᱨᱟᱯᱷ ᱡᱚᱱᱛᱨᱚ ᱨᱮ ᱵᱟᱝᱢᱟ ᱢᱤᱫᱴᱟᱝ ᱱᱟᱥᱮ ᱞᱟᱲᱟᱣ ᱥᱟᱵ ᱧᱟᱢᱚᱜ ᱠᱟᱱᱟ᱾ ᱩᱱ ᱠᱷᱚᱱ ᱜᱮ ᱪᱮᱬᱮ ᱪᱩᱯᱲᱤ ᱠᱚᱣᱟᱜ ᱦᱟᱛᱟᱝ ᱤᱫᱤ ᱠᱟᱛᱮ ᱤᱧᱟᱹᱜ ᱢᱚᱱᱮ ᱨᱮ ᱵᱟᱰᱟᱭ ᱡᱚᱝ ᱞᱟᱹᱜᱤᱫ ᱯᱩᱞᱩᱫ ᱯᱩᱞᱩᱫ ᱥᱟᱱᱟ ᱫᱚ ᱢᱮᱱᱟᱜ ᱛᱤᱧᱟᱹ᱾ ᱢᱮᱱᱠᱷᱟᱱ ᱮᱴᱟᱜ ᱟᱨ ᱦᱚᱸ ᱢᱚᱬᱮ ᱞᱮᱠᱟᱱ ᱥᱟᱬᱮᱥᱤᱭᱟᱹ ᱠᱷᱚᱸᱫᱽᱨᱟᱣ ᱨᱮ ᱱᱚᱣᱟ ᱤᱫᱤ ᱠᱟᱛᱮ ᱵᱟᱝ ᱠᱚ ᱪᱟᱨᱪᱟ ᱟᱠᱟᱫᱟ᱾ ᱟᱨ ᱢᱤᱫᱴᱟᱝ ᱠᱟᱨᱚᱱ ᱫᱚ ᱦᱩᱭᱩᱜ ᱠᱟᱱᱟ ᱤᱧᱤᱡ ᱠᱩᱥᱤ ᱱᱤᱭᱩᱴᱚᱱ᱾ ᱱᱤᱭᱩᱴᱚᱱ ᱪᱮᱬᱮ ᱫᱚ ᱵᱟᱭ ᱠᱩᱥᱤ ᱟᱠᱚᱣᱟ᱾ ᱟᱨ ᱱᱤᱭᱩᱴᱚᱱ ᱵᱮᱡᱟᱨ ᱦᱚᱪᱚ ᱠᱟᱛᱮ ᱤᱧᱟᱜ ᱡᱟᱦᱟᱱᱟᱜ ᱠᱟᱹᱢᱤ ᱨᱮᱱᱟᱜ ᱥᱟᱱᱟ ᱦᱚᱸ ᱵᱟᱹᱱᱩᱜ ᱛᱤᱧᱟ᱾ ᱱᱟᱦᱟᱜ ᱵᱚᱭᱚᱥ ᱠᱷᱟᱹᱛᱤᱨ ᱜᱮ ᱡᱟᱹᱱᱤᱡ ᱱᱤᱭᱩᱴᱚᱱ ᱫᱚ ᱪᱮᱬᱮ ᱤᱫᱤ ᱠᱟᱛᱮ ᱟᱹᱰᱤ ᱛᱮᱫ ᱜᱮ ᱦᱮᱦᱚᱞᱚᱜ ᱟᱠᱟᱱᱟᱭ᱾ ᱚᱱᱟ ᱠᱷᱟᱹᱛᱤᱨ ᱤᱧᱟᱹᱜ ᱞᱮᱵᱚᱨᱮᱴᱚᱨᱤ ᱧᱮᱞᱛᱮ ᱠᱟᱹᱦᱩ, ᱜᱷᱮᱣᱲᱟ, ᱠᱤᱥᱱᱤ ᱠᱚ ᱵᱚᱞᱚᱱ ᱠᱚ ᱮᱦᱚᱵ ᱟᱠᱟᱫᱟ᱾ ᱥᱮᱛᱟᱜ ᱨᱮ ᱩᱱᱠᱩ ᱡᱚᱢᱟᱜ ᱤᱧ ᱮᱢᱟ ᱠᱚᱣᱟ᱾ ᱚᱱᱟ ᱡᱚᱢ ᱟᱸᱥ ᱛᱮᱜᱮ ᱩᱱᱠᱩ ᱫᱚ ᱵᱮᱲᱟ ᱟᱹᱣᱨᱤ ᱨᱟᱠᱟᱵ ᱠᱷᱚᱱ ᱜᱮ ᱤᱧᱟᱹᱜ ᱡᱷᱩᱨᱠᱟᱹ ᱵᱟᱦᱨᱮ ᱨᱮᱠᱚ ᱦᱮᱡ ᱯᱮᱨᱮᱡ ᱠᱚᱜᱼᱟ᱾ ᱡᱚᱛᱚ ᱡᱤᱭᱟᱹᱞᱤ ᱠᱚᱣᱟᱜ ᱜᱮ ᱡᱟᱦᱟᱱᱟᱜ ᱵᱟᱝ ᱡᱟᱦᱟᱱᱟᱜ ᱜᱩᱱ ᱛᱟᱦᱮᱱ ᱛᱟᱠᱚᱣᱟ᱾ ᱤᱧᱟᱹᱜ ᱟᱹᱭᱠᱟᱹᱣ, ᱮᱴᱟᱜ ᱡᱤᱭᱟᱹᱞᱤ ᱠᱷᱚᱱ ᱫᱚ ᱪᱮᱬᱮ ᱠᱚᱣᱟᱜ ᱜᱮ ᱟᱭ ᱩᱢᱟᱹᱱ ᱫᱟᱲᱮ ᱫᱚ ᱵᱟᱹᱲᱛᱤ ᱛᱟᱠᱚᱣᱟ ᱟᱨ ᱟᱹᱰᱤ ᱦᱟᱦᱟᱲᱟᱜ ᱛᱟᱠᱚᱣᱟ᱾ ᱢᱤᱫᱴᱟᱝ ᱦᱤᱸᱥᱤ ᱪᱮᱬᱮ ᱛᱩᱠᱟᱹ ᱯᱤᱥᱠᱤᱡ ᱠᱟᱛᱮᱢ ᱧᱮᱞ ᱞᱮᱠᱷᱟᱱ ᱦᱟᱦᱟᱲᱟ ᱩᱛᱟᱹᱨᱚᱜ ᱟᱢ᱾ ᱢᱤᱫᱴᱟᱝ ᱢᱟᱹᱱᱢᱤ ᱡᱩᱫᱤ ᱵᱩᱥᱩᱵ ᱛᱮ ᱦᱤᱸᱥᱤ ᱛᱩᱠᱟᱹᱢ ᱛᱮᱭᱟᱨ ᱦᱚᱪᱚᱭᱮᱭᱟ ᱤᱧᱟᱹᱜ ᱯᱟᱹᱛᱭᱟᱹᱣ ᱵᱟᱭ ᱛᱮᱭᱟᱨ ᱫᱟᱲᱮᱭᱟᱜᱼᱟ᱾ ᱵᱟᱝ ᱨᱮᱦᱚᱸ ᱡᱩᱫᱤᱭ ᱫᱟᱲᱮᱭᱟᱜ ᱜᱮᱭᱟ ᱛᱚᱵᱮ ᱢᱤᱫ ᱪᱟᱸᱫᱚ ᱟᱠᱟᱞ ᱥᱟᱠᱟᱞ ᱠᱟᱹᱢᱤ ᱠᱟᱛᱮᱭᱟᱱᱟᱭ ᱫᱟᱲᱮᱭᱟᱜᱼᱟ᱾ ᱚᱥᱴᱨᱮᱞᱤᱭᱟ ᱨᱮ ᱢᱮᱞᱤᱯᱷᱟᱣᱩᱞ ᱧᱩᱛᱩᱢᱟᱱ ᱢᱤᱫ ᱞᱮᱠᱟᱱ ᱪᱮᱬᱮ ᱢᱮᱱᱟᱜ ᱠᱚᱣᱟ᱾ ᱩᱱᱠᱩ ᱫᱚ ᱚᱛ ᱨᱮ ᱠᱚ ᱛᱩᱠᱟᱹᱭᱟ, ᱵᱟᱞᱤ, ᱦᱟᱥᱟ ᱟᱨ ᱜᱷᱟᱥ ᱱᱟᱹᱲᱤ ᱛᱮ ᱛᱮᱭᱟᱨ ᱠᱩᱸᱵᱟᱹ ᱞᱮᱠᱟᱱ ᱛᱩᱠᱟᱹ, ᱟᱨ ᱚᱱᱟ ᱵᱷᱤᱛᱨᱤ ᱨᱮ ᱵᱚᱞᱚᱱ ᱞᱟᱹᱜᱤᱫ ᱢᱤᱫᱴᱟᱝ ᱫᱩᱣᱟᱹᱨ ᱛᱟᱦᱮᱸᱱᱟ᱾ ᱵᱤᱞᱤᱭᱟ ᱠᱚ ᱠᱩᱸᱵᱟᱹ ᱛᱩᱠᱟᱹ ᱵᱷᱤᱛᱤᱨ ᱨᱮ, ᱢᱮᱱᱠᱷᱟᱱ ᱵᱤᱞᱤ ᱫᱚ ᱵᱟᱠᱚ ᱚᱵᱚᱨᱟ᱾ ᱟᱨ ᱵᱟᱝ ᱚᱵᱚᱨ ᱞᱮᱠᱷᱟᱱ ᱢᱟ ᱵᱤᱞᱤ ᱠᱷᱚᱱ ᱵᱩᱥᱟᱹᱜ ᱵᱟᱠᱚ ᱚᱢᱚᱱᱚᱜ᱾ ᱛᱟᱦᱚᱞᱮ ᱩᱯᱟᱹᱭ ᱫᱚ ᱪᱮᱫ? ᱩᱯᱟᱹᱭ ᱫᱚ ᱦᱳᱭᱳᱜ ᱠᱟᱱᱟ ᱡᱮ ᱢᱤᱞᱤᱯᱷᱟᱣᱩᱞ ᱪᱮᱬᱮᱭᱟᱜ ᱢᱤᱫ ᱦᱟᱦᱟᱲᱟᱜ ᱟᱨ ᱵᱟᱝ ᱵᱟᱲᱟᱭᱟᱱ ᱠᱟᱭᱫᱟ ᱛᱮ ᱛᱩᱠᱟᱹ ᱵᱷᱤᱛᱤᱨ ᱨᱮ ᱮᱞᱟᱝ ᱟᱴᱷᱟᱛᱛᱳᱨ ᱰᱤᱜᱽᱨᱤ ᱯᱷᱟᱨᱮᱱᱦᱟᱭᱤᱴ ᱛᱟᱦᱮᱸᱱᱟ ᱟᱨ ᱢᱤᱫ ᱰᱤᱜᱽᱨᱤ ᱦᱚᱸ ᱵᱟᱝ ᱟᱬᱜᱚ ᱨᱟᱠᱟᱵᱼᱟ᱾ ᱚᱱᱠᱟᱱ ᱫᱟᱲᱮ ᱱᱚᱶᱟ ᱛᱩᱠᱟᱹ ᱵᱷᱤᱛᱤᱨ ᱨᱮ ᱢᱮᱱᱟᱜᱼᱟ, ᱚᱱᱛᱮ ᱫᱚ ᱵᱟᱦᱨᱮ ᱨᱮᱱᱟᱜ ᱨᱮᱭᱟᱲ ᱵᱟᱝᱠᱷᱟᱱ ᱞᱚᱞᱚ ᱡᱟᱦᱟᱸ ᱞᱮᱠᱟ ᱜᱮ ᱛᱟᱦᱮᱸᱱ ᱢᱟ᱾ ᱟᱨ ᱦᱚᱸ ᱦᱟᱦᱟᱲᱟ! ᱜᱨᱤᱵᱽ ᱧᱩᱛᱩᱢᱟᱱ ᱪᱮᱬᱮ ᱫᱚ ᱟᱠᱚᱣᱟᱜ ᱤᱞ ᱜᱮᱠᱚ ᱡᱚᱢᱟ ᱟᱨ ᱟᱠᱚ ᱨᱮᱱ ᱵᱩᱥᱟᱹᱜ ᱦᱚᱸ ᱠᱚ ᱡᱚᱢ ᱦᱚᱪᱚ ᱠᱚᱣᱟ᱾ ᱢᱮᱱᱠᱷᱟᱱ ᱪᱮᱫᱟᱜ ᱚᱱᱟ ᱫᱚ ᱚᱠᱚᱭ ᱦᱚᱸ ᱵᱟᱝ ᱵᱚᱱ ᱵᱟᱰᱟᱭᱟ᱾ ᱟᱨ ᱦᱚᱸ ᱱᱩᱠᱩ ᱜᱨᱤᱵᱽ ᱪᱮᱬᱮ ᱜᱮ ᱫᱟᱜ ᱨᱮ ᱯᱟᱭᱨᱟᱜ ᱡᱚᱦᱚᱜ ᱡᱟᱦᱟᱱ ᱵᱟᱹᱭᱨᱤ ᱠᱚᱣᱟᱜ ᱦᱤᱡᱩᱜ ᱱᱤᱥᱟᱹᱱ ᱠᱚ ᱧᱟᱢ ᱞᱮᱠᱷᱟᱱ ᱟᱠᱚᱣᱟᱜ ᱦᱚᱲᱢᱚ ᱟᱨ ᱤᱞ ᱠᱷᱚᱱ ᱵᱟᱝ ᱵᱟᱰᱟᱭ ᱟᱹᱨᱤ ᱛᱮ ᱦᱚᱭ ᱚᱰᱚᱠ ᱠᱟᱛᱮ ᱟᱠᱚᱣᱟᱜ ᱦᱚᱲᱢᱚ ᱨᱮᱭᱟᱜ ᱥᱯᱮᱥᱤᱯᱷᱤᱠ ᱜᱨᱮᱵᱷᱤᱴᱤ ᱵᱟᱹᱲᱛᱤ ᱠᱟᱛᱮ ᱦᱚᱴᱚᱜ ᱦᱟᱹᱵᱤᱡ ᱩᱱᱩᱢ ᱠᱟᱛᱮ ᱠᱚ ᱯᱟᱭᱨᱟᱜᱼᱟ᱾ ᱚᱱᱟ ᱵᱮᱜᱚᱨ, ᱵᱤᱨᱟᱹᱥᱤ ᱪᱮᱬᱮ ᱠᱚᱣᱟᱜ ᱫᱤᱥᱟᱹ ᱴᱷᱟᱹᱣᱠᱟᱹ ᱫᱟᱲᱮ, ᱠᱩᱲᱤᱫ ᱟᱨ ᱯᱟᱡᱷᱟᱲ ᱠᱚᱣᱟᱜ ᱥᱤᱠᱟᱹᱨ ᱥᱟᱵ ᱫᱟᱲᱮ, ᱜᱤᱫᱤ ᱠᱚᱣᱟᱜ ᱥᱚ ᱧᱟᱢ ᱫᱟᱲᱮ, ᱱᱚᱝᱠᱟᱱ ᱟᱢᱫᱟ ᱪᱮᱬᱮᱭᱟᱜ ᱜᱮ ᱦᱟᱦᱟᱲᱟᱜ ᱜᱮ ᱥᱮᱨᱮᱧ ᱫᱟᱲᱮ ᱠᱚ ᱢᱮᱱᱟᱜ ᱛᱟᱠᱚᱣᱟ᱾ ᱚᱱᱟ ᱛᱮᱜᱮ ᱠᱟᱹᱴᱤᱡ ᱢᱟᱲᱟᱝ ᱠᱷᱚᱱ ᱪᱮᱬᱮ ᱤᱫᱤ ᱠᱟᱛᱮ ᱢᱤᱫ ᱵᱟᱨ ᱩᱭᱦᱟᱹᱨ ᱟᱨ ᱚᱠᱛᱚ ᱮᱢ ᱥᱟᱱᱟᱧᱟ᱾ ᱟᱠᱚᱣᱟᱜ ᱫᱟᱲᱮᱭᱟᱱᱟᱜ ᱦᱟᱛᱟᱝ ᱵᱮᱜᱚᱨ ᱩᱱᱤ ᱛᱤᱱᱟᱹᱜ ᱜᱟᱱ ᱱᱟᱣᱟ ᱡᱤᱱᱤᱥ ᱥᱮᱬᱟᱣᱟᱭ ᱜᱟᱱᱚᱜᱼᱟ? ᱢᱟᱹᱱᱢᱤᱭᱟᱜ ᱜᱮᱭᱟᱱ ᱦᱟᱛᱟᱝ ᱟᱡᱟᱜ ᱵᱚᱦᱚᱜ ᱨᱮᱭ ᱩᱪᱟᱹᱲ ᱫᱟᱲᱮᱭᱟᱜ ᱟᱢ ᱠᱤ? ᱱᱚᱝᱠᱟᱱ ᱡᱚᱱᱛᱨᱚ ᱠᱤ ᱛᱮᱭᱟᱨ ᱜᱟᱱᱚᱜᱼᱟ ᱡᱟᱦᱟᱸ ᱫᱟᱨᱟᱭ ᱛᱮ ᱱᱚᱣᱟ ᱠᱟᱹᱢᱤ ᱠᱚᱨᱟᱣ ᱜᱟᱱᱚᱜᱼᱟ? ᱵᱤᱥ ᱥᱮᱯᱴᱮᱢᱵᱚᱨ᱾ ᱤᱧ ᱫᱚ ᱪᱮᱬᱮ ᱯᱟᱲᱦᱟᱣ ᱡᱚᱱᱛᱨᱚ ᱤᱫᱤ ᱠᱟᱛᱮᱧ ᱠᱟᱹᱢᱤ ᱮᱫᱟ᱾ ᱤᱧ ᱫᱚ ᱟᱞᱜᱟ ᱦᱚᱨ ᱜᱮᱧ ᱯᱟᱹᱛᱭᱟᱹᱣᱟᱜᱼᱟ ᱚᱱᱟᱛᱮ ᱤᱧᱟᱹᱜ ᱡᱚᱱᱛᱨᱚ ᱦᱚᱸ ᱫᱟᱜ ᱞᱮᱠᱟ ᱟᱞᱜᱟ ᱛᱤᱧᱟ᱾ ᱵᱟᱨᱭᱟ ᱦᱩᱫᱟᱹ ᱛᱟᱦᱮᱸᱱᱟ ᱱᱚᱶᱟ ᱡᱚᱱᱛᱨᱚ ᱨᱮ᱾ ᱱᱚᱶᱟ ᱫᱚ ᱧᱮᱞ ᱡᱚᱝ ᱛᱮ ᱠᱷᱟᱧᱪᱟ ᱞᱮᱠᱟ᱾ ᱠᱷᱟᱧᱪᱟ ᱵᱷᱤᱛᱤᱨ ᱨᱮ ᱪᱮᱬᱮᱭ ᱛᱟᱦᱮᱸᱱᱟ᱾ ᱠᱷᱟᱧᱪᱟ ᱥᱟᱶ ᱵᱤᱡᱽᱞᱤ ᱥᱮᱞᱮᱫ ᱛᱟᱦᱮᱸᱱᱟ ᱫᱚᱥᱟᱨ ᱦᱤᱸᱥ ᱨᱮ᱾ ᱟᱨ ᱱᱚᱣᱟ ᱫᱚᱥᱟᱨ ᱦᱩᱫᱟᱹ ᱠᱷᱚᱱ ᱜᱮ ᱜᱮᱭᱟᱱ ᱟᱨ ᱦᱟᱛᱟᱝ ᱩᱪᱟᱹᱲᱚᱜᱼᱟ ᱪᱮᱬᱮ ᱭᱟᱜ ᱵᱚᱦᱚᱜ ᱨᱮ᱾ ᱢᱤᱫ ᱪᱟᱸᱫᱚ ᱨᱮ ᱤᱧᱟᱹᱜ ᱞᱮᱵᱽᱨᱚᱴᱚᱨᱤ ᱡᱷᱩᱨᱠᱟᱹ ᱛᱮ ᱡᱚᱢ ᱟᱸᱥ ᱛᱮ ᱡᱟᱦᱟᱸᱭ ᱪᱮᱬᱮ ᱠᱚ ᱠᱚ ᱵᱚᱞᱚ ᱟᱠᱟᱱᱟ, ᱩᱱᱠᱩ ᱤᱫᱤ ᱠᱟᱛᱮ ᱤᱧ ᱫᱚ ᱟᱹᱰᱤ ᱡᱚᱛᱚᱱ ᱥᱟᱞᱟᱜ ᱤᱧ ᱩᱭᱦᱟᱹᱨ ᱵᱷᱟᱹᱵᱤᱛ ᱮᱫᱟ᱾ ᱠᱟᱺᱦᱩ, ᱜᱷᱮᱣᱲᱟ, ᱠᱤᱥᱱᱤ ᱵᱮᱜᱚᱨ, ᱯᱟᱣᱨᱟ, ᱯᱚᱛᱟᱢ, ᱢᱤᱨᱩ, ᱴᱤᱜᱼᱴᱚᱲᱚᱜ ᱮᱢᱟᱱ ᱪᱮᱬᱮ ᱠᱚ ᱦᱚᱸ ᱡᱟᱦᱟᱸ ᱛᱤᱥ ᱠᱚᱨᱮ ᱠᱚ ᱦᱤᱡᱩᱜᱼᱟ᱾ ᱡᱷᱚᱛᱚ ᱪᱮᱬᱮ ᱢᱩᱫᱽ ᱨᱮ ᱢᱤᱫᱴᱟᱹᱝ ᱪᱮᱬᱮ ᱟᱹᱰᱤ ᱛᱮᱫ ᱮ ᱢᱩᱦᱱᱤ ᱟᱠᱟᱫᱤᱧᱟ᱾ ᱩᱱᱤ ᱫᱚᱭ ᱦᱩᱭᱩᱜ ᱠᱟᱱᱟ ᱢᱤᱫᱴᱟᱝ ᱠᱟᱹᱦᱩ᱾ ᱰᱟᱹᱱ ᱠᱟᱹᱦᱩ ᱫᱚ ᱵᱟᱝ, ᱱᱩᱠᱩ ᱠᱟᱹᱦᱩ ᱜᱮ᱾ ᱱᱩᱭ ᱠᱟᱹᱦᱩ ᱫᱚ ᱤᱧᱤᱧ ᱴᱷᱟᱹᱣᱠᱟᱹ ᱮᱭᱟ᱾ ᱡᱚᱡᱚᱢ ᱢᱮᱫ ᱞᱟᱛᱟᱨ ᱨᱮ ᱢᱤᱫᱴᱟᱝ ᱯᱩᱸᱰ ᱫᱟᱜᱽ ᱢᱮᱱᱟᱜ ᱛᱟᱭᱟ᱾ ᱚᱱᱟ ᱛᱮᱜᱮᱧ ᱪᱤᱱᱦᱟᱹᱣ ᱮᱭᱟ᱾ ᱚᱱᱟ ᱵᱮᱜᱚᱨ, ᱩᱱᱤᱭᱟᱜ ᱦᱟᱵᱽ ᱵᱷᱟᱵᱽ ᱮᱴᱟᱜ ᱠᱟᱹᱦᱩ ᱠᱷᱚᱱ ᱫᱚ ᱵᱷᱮᱜᱟᱨ ᱜᱮ ᱛᱟᱭᱟ᱾ ᱴᱷᱚᱱᱴᱟ ᱛᱮ ᱯᱮᱱᱥᱤᱞ ᱥᱟᱵ ᱠᱟᱛᱮ ᱴᱮᱵᱤᱞ ᱪᱮᱛᱟᱱ ᱨᱮ ᱜᱟᱵᱽᱲᱟᱣ ᱵᱟᱲᱟ᱾ ᱮᱴᱟᱜ ᱠᱟᱹᱦᱩ ᱫᱚ ᱵᱟᱹᱧ ᱧᱮᱞ ᱵᱟᱲᱟ ᱟᱠᱟᱫ ᱠᱚᱣᱟ᱾ ᱦᱚᱞᱟ ᱢᱟᱛᱚ ᱢᱤᱫᱴᱟᱝ ᱜᱷᱚᱴᱚᱱᱟ ᱨᱮ ᱮᱠᱫᱚᱢᱤᱧ ᱪᱚᱢᱠᱟᱣ ᱩᱛᱟᱹᱨ ᱮᱱᱟ᱾ ᱤᱧᱟᱹᱜ ᱡᱚᱱᱛᱨᱚᱧ ᱛᱮᱭᱟᱨᱮᱫ ᱛᱟᱦᱮᱸᱫ ᱩᱱ ᱚᱠᱛᱚ ᱨᱟᱜᱟ ᱵᱟᱜᱟ ᱥᱟᱰᱮ ᱟᱸᱡᱚᱢ ᱛᱮ ᱠᱚᱭᱚᱜ ᱟᱹᱪᱩᱨ ᱠᱟᱛᱮᱧ ᱧᱮᱞᱮᱭᱟ ᱢᱤᱫᱴᱟᱝ ᱠᱟᱹᱦᱩ ᱫᱮᱭᱟᱥᱞᱟᱭ ᱵᱟᱥᱠᱟ ᱠᱷᱚᱱ ᱴᱷᱚᱱᱴᱟ ᱛᱮ ᱢᱤᱫᱴᱟᱝ ᱠᱟᱹᱴᱷᱤ ᱚᱰᱚᱠ ᱠᱟᱛᱮ ᱵᱚᱦᱚᱜ ᱛᱟᱭ ᱵᱟᱥᱠᱟ ᱨᱮᱭ ᱜᱷᱟᱥᱟᱣ ᱮᱫ ᱛᱟᱭᱟ᱾ ᱮᱛᱷᱮᱢ ᱠᱟᱛᱮᱧ ᱵᱷᱤᱲᱠᱟᱹᱣ ᱠᱮᱫᱮᱭᱟ᱾ ᱩᱱ ᱠᱷᱟᱱ ᱜᱮ ᱩᱰᱟᱹᱣ ᱮᱱᱛᱮ ᱡᱟᱱᱟᱞᱟ ᱨᱮᱭ ᱟᱵ ᱮᱱᱟ᱾ ᱟᱨ ᱠᱟᱸᱜ ᱠᱟᱸᱜ ᱮ ᱨᱟᱜ ᱠᱮᱫᱟ᱾ ᱡᱟᱦᱟᱸ ᱨᱟᱜ ᱫᱚ ᱠᱟᱹᱦᱩ ᱟᱜ ᱫᱤᱱᱟᱹᱢ ᱨᱟᱜ ᱥᱟᱶ ᱵᱟᱝ ᱢᱤᱞᱟᱹᱜᱼᱟ᱾ ᱴᱟᱴᱠᱟ ᱟᱸᱡᱚᱢ ᱠᱟᱛᱮᱢ ᱢᱚᱱᱮ ᱜᱚᱫᱟ ᱱᱩᱭ ᱠᱟᱹᱦᱩ ᱫᱚᱭ ᱞᱟᱸᱫᱟ ᱡᱚᱝ ᱠᱟᱱᱟ᱾ ᱡᱮᱞᱮᱠᱟ ᱱᱩᱭ ᱪᱮᱴᱨᱮ ᱪᱮᱬᱮ ᱤᱧᱟᱹᱜ ᱵᱤᱰᱟᱹᱣ ᱨᱮ ᱞᱟᱜᱟᱣ ᱞᱮᱠᱷᱟᱱ ᱡᱷᱚᱛᱚ ᱠᱷᱚᱱ ᱱᱟᱯᱟᱭᱚᱜ ᱛᱤᱧᱟᱹ᱾ ᱦᱟᱯᱮ ᱥᱮ ᱛᱤᱱ ᱥᱟᱺᱜᱤᱧ ᱪᱮᱫ ᱦᱩᱭᱩᱜ ᱠᱟᱱᱟ᱾ ᱤᱧᱟᱹᱜ ᱚᱨᱱᱤᱛᱷᱟᱱ ᱡᱚᱱᱛᱨᱚ ᱵᱮᱱᱟᱣ ᱛᱮᱦᱮᱧ ᱫᱚ ᱢᱩᱪᱟᱹᱫ ᱮᱱᱟ᱾ ᱠᱟᱹᱦᱩ ᱫᱚ ᱥᱮᱛᱟᱜ ᱨᱮ ᱤᱧᱟᱹᱜ ᱚᱲᱟᱜ ᱨᱮ ᱵᱚᱞᱚ ᱠᱟᱛᱮ ᱱᱚᱶᱟ ᱡᱩᱨᱠᱟᱹ ᱦᱟᱱᱟ ᱡᱩᱨᱠᱟᱹᱭ ᱫᱚᱱ ᱟᱹᱪᱩᱨᱮᱫ ᱛᱟᱦᱮᱸᱫ᱾ ᱡᱚᱱᱛᱨᱚ ᱛᱮᱫ ᱫᱚ ᱴᱮᱵᱤᱞ ᱪᱮᱛᱟᱱ ᱨᱮ ᱫᱚᱦᱚ ᱠᱟᱛᱮ ᱡᱚᱠᱷᱚᱱ ᱜᱮ ᱫᱩᱣᱟᱹᱨ ᱤᱧ ᱡᱷᱤᱡ ᱠᱮᱫᱟ ᱩᱱ ᱠᱷᱟᱱ ᱜᱮ ᱠᱟᱹᱦᱩ ᱫᱚ ᱫᱚᱱ ᱫᱚᱱ ᱛᱮ ᱦᱮᱡ ᱠᱟᱛᱮ ᱚᱱᱟ ᱵᱷᱤᱛᱨᱤ ᱨᱮᱭ ᱵᱚᱞᱚ ᱮᱱᱟ᱾ ᱱᱚᱶᱟ ᱠᱷᱚᱱ ᱱᱚᱶᱟ ᱜᱮ ᱟᱭ ᱩᱢᱟᱹᱱ ᱜᱟᱱ ᱫᱟᱲᱮᱭᱟᱜᱼᱟ ᱡᱮ ᱠᱟᱹᱦᱩ ᱟᱜ ᱥᱮᱪᱮᱫᱚᱜ ᱨᱮᱭᱟᱜ ᱟᱹᱰᱤ ᱨᱟᱹᱥᱠᱟᱹ ᱛᱟᱭ᱾ ᱯᱳᱭᱞᱳ ᱛᱮ ᱛᱤᱱᱟᱹᱜ ᱜᱟᱱ ᱫᱚ ᱯᱟᱹᱨᱥᱤ ᱛᱮ ᱜᱮᱭᱟᱱ ᱨᱮᱱᱟᱜ ᱞᱟᱹᱠᱛᱤᱭᱟ ᱵᱟᱝᱠᱷᱟᱱ ᱫᱚ ᱤᱧᱟᱹᱜ ᱠᱟᱛᱷᱟ ᱵᱟᱭ ᱵᱩᱡᱷᱟᱹᱣ ᱫᱟᱲᱮᱭᱟᱜᱼᱟ ᱚᱱᱟᱛᱮ ᱥᱚᱡᱷᱮ ᱵᱟᱝᱞᱟ ᱛᱮᱧ ᱮᱦᱚᱵ ᱟᱠᱟᱫᱟ᱾ ᱤᱧ ᱫᱚ ᱵᱩᱛᱟᱹᱢ ᱴᱤᱯᱟᱹᱣ ᱵᱮᱜᱚᱨ ᱟᱫᱚ ᱪᱮᱫ ᱠᱟᱹᱢᱤ ᱦᱚᱸ ᱵᱟᱝ ᱦᱩᱭᱩᱜ ᱠᱟᱱ ᱛᱤᱧᱟ᱾ ᱥᱮᱪᱮᱫᱚᱜ ᱨᱮᱭᱟᱜ ᱥᱟᱛᱟᱢ ᱠᱚᱫᱚ ᱥᱟᱱᱟᱢ ᱜᱮ ᱞᱟᱦᱟ ᱠᱷᱚᱱ ᱨᱮᱠᱚᱨᱰ ᱠᱟᱛᱮ ᱢᱮᱱᱟᱜᱼᱟ᱾ ᱡᱩᱫᱟᱹ ᱡᱩᱫᱟᱹ ᱪᱮᱱᱮᱞ ᱨᱮ ᱡᱩᱫᱟᱹ ᱡᱩᱫᱟᱹ ᱥᱟᱛᱟᱢ, ᱢᱤᱢᱤᱫᱴᱟᱝ ᱨᱮᱭᱟᱜ ᱡᱩᱫᱟᱹ ᱮᱞᱮᱞ ᱢᱮᱱᱟᱜᱼᱟ᱾ ᱢᱤᱫᱴᱟᱝ ᱦᱟᱦᱟᱲᱟᱜ ᱡᱤᱱᱤᱥ ᱤᱧ ᱫᱤᱥᱟᱹ ᱠᱮᱫᱟ, ᱵᱩᱛᱟᱹᱢ ᱴᱤᱯᱟᱹᱣ ᱞᱮᱠᱷᱟᱱ ᱜᱮ ᱠᱟᱹᱦᱩ ᱟᱜ ᱢᱮᱫ ᱵᱟᱹᱭ ᱵᱟᱹᱭ ᱛᱮ ᱡᱟᱹᱯᱤᱫ ᱦᱤᱡᱩᱜ ᱠᱟᱱ ᱛᱟᱭᱟ ᱟᱨ ᱥᱟᱶ ᱥᱟᱶᱛᱮ ᱟᱡᱟᱜ ᱞᱟᱲᱟᱣ ᱦᱚᱸ ᱦᱟᱹᱯᱤᱫ ᱦᱤᱡᱩᱜ ᱠᱟᱱ ᱛᱟᱭᱟ᱾ ᱠᱟᱹᱦᱩ ᱞᱮᱠᱟᱱ ᱪᱮᱴᱨᱮ ᱟᱨ ᱫᱚᱱ ᱟᱹᱪᱩᱨᱟᱱ ᱪᱮᱬᱮ ᱯᱟᱦᱴᱟ ᱛᱮ ᱱᱚᱶᱟ ᱫᱚ ᱡᱮ ᱛᱤᱱᱟᱹᱜ ᱚᱥᱟᱵᱤᱠᱟ ᱚᱱᱟ ᱫᱚᱧ ᱵᱩᱡᱷᱟᱹᱣ ᱫᱟᱲᱮᱭᱟᱜ ᱠᱟᱱᱟ᱾ ᱱᱚᱵᱷᱮᱢᱵᱚᱨ ᱪᱟᱸᱫᱚ᱾ ᱪᱤᱞᱤ ᱨᱮᱭᱟᱜ ᱨᱟᱡᱽᱫᱷᱟᱹᱱᱤ ᱥᱟᱱᱛᱤᱭᱟᱜᱳ ᱱᱟᱜᱟᱨ ᱨᱮ ᱜᱚᱴᱟ ᱫᱤᱥᱚᱢ ᱨᱮᱱ ᱪᱮᱬᱮ ᱥᱟᱬᱮᱥᱤᱭᱟᱹ ᱠᱚᱣᱟᱜ ᱢᱤᱫᱩᱱ ᱢᱮᱱᱟᱜᱼᱟ᱾ ᱢᱤᱱᱮᱥᱳᱴᱟ ᱨᱮ ᱤᱧ ᱨᱮᱱ ᱪᱮᱬᱮ ᱥᱟᱬᱮᱥᱤᱭᱟᱹ ᱜᱟᱛᱮ ᱨᱤᱣᱯᱷᱟᱥ ᱜᱨᱮᱱᱯᱷᱮᱞ ᱫᱚ ᱪᱤᱴᱷᱤᱧ ᱚᱞ ᱠᱟᱣᱫᱮᱭᱟ, ᱡᱩᱫᱤ ᱤᱧᱤᱡ ᱠᱟᱹᱦᱩ ᱜᱟᱛᱮ ᱥᱟᱹᱨᱤ ᱜᱮ ᱢᱟᱹᱱᱢᱤᱭᱟᱜ ᱵᱩᱨᱫᱷᱤ ᱱᱟᱥᱮᱱᱟᱜ ᱨᱮᱦᱚᱸᱭ ᱪᱮᱢᱮᱫ ᱫᱟᱲᱮᱭᱟᱜᱼᱟ, ᱮᱱᱠᱷᱟᱱ ᱩᱱᱤ ᱥᱟᱶᱛᱮ ᱠᱟᱛᱮ ᱢᱤᱫᱩᱱ ᱨᱮ ᱰᱮᱢᱚᱱᱥᱴᱨᱮᱥᱚᱱ ᱟᱛᱮ ᱢᱤᱫ ᱜᱟᱞᱚᱪ ᱟᱠᱷᱲᱟᱧ ᱪᱟᱞᱟᱣ ᱫᱟᱲᱮᱭᱟᱜᱼᱟ᱾ ᱪᱟᱨ ᱚᱠᱴᱳᱵᱚᱨ, ᱠᱚᱨᱵᱷᱟᱥ ᱫᱚ ᱦᱩᱭᱩᱜ ᱠᱟᱱᱟ ᱠᱟᱹᱦᱩ ᱡᱟᱹᱛ ᱨᱮᱱ ᱪᱮᱬᱮ ᱠᱚᱣᱟᱜ ᱞᱮᱴᱤᱱ ᱧᱩᱛᱩᱢ᱾ ᱤᱧᱤᱡ ᱯᱟᱹᱴᱷᱩᱣᱟᱹ ᱫᱚ ᱱᱚᱶᱟ ᱧᱩᱛᱩᱢ ᱛᱮᱜᱮᱧ ᱦᱚᱦᱚᱣᱟᱭᱟ᱾ ᱧᱩᱛᱩᱢ ᱧᱩᱢ ᱠᱟᱛᱮ ᱦᱚᱦᱚᱣᱟᱭ ᱠᱷᱟᱱ ᱯᱳᱭᱞᱳ ᱥᱮᱫ ᱫᱚ ᱤᱧ ᱥᱮᱫ ᱟᱹᱪᱩᱨ ᱠᱟᱛᱮᱭ ᱠᱚᱭᱚᱜ ᱮᱫ ᱛᱟᱦᱮᱸᱫ᱾ ᱱᱮᱛᱟᱨᱤᱧ ᱧᱮᱞᱮ ᱠᱟᱱᱟ ᱨᱟᱜ ᱥᱟᱰᱮ ᱠᱟᱛᱮ ᱛᱮᱞᱟᱭ ᱮᱢᱟᱹᱧ ᱠᱟᱱᱟ᱾ ᱱᱮᱜᱼᱮ ᱯᱳᱭᱞᱳ ᱛᱮ ᱢᱤᱫᱴᱟᱝ ᱠᱟᱹᱦᱩ ᱫᱚ ᱠᱟᱸᱜ ᱵᱟᱝ ᱠᱟᱛᱮ ᱠᱤ ᱞᱟᱹᱭ ᱮ ᱮᱦᱚᱵ ᱟᱠᱟᱫᱟ᱾ ᱢᱮᱱᱠᱷᱟᱱ ᱟᱭᱟᱜ ᱨᱟᱦᱟ ᱟᱲᱟᱝ ᱨᱮᱭᱟᱜ ᱡᱟᱦᱟᱱ ᱟᱹᱨᱩ ᱫᱚ ᱵᱟᱹᱧ ᱟᱸᱥ ᱟᱠᱟᱱᱟ᱾ ᱢᱮᱱᱮᱠ ᱠᱚᱨᱵᱷᱟᱥ ᱟᱛᱮ ᱠᱟᱛᱷᱟ ᱞᱟᱹᱭ ᱵᱟᱝ ᱜᱟᱱᱚᱜᱼᱟ᱾ ᱟᱭᱟᱜ ᱵᱩᱨᱫᱷᱤ ᱨᱮᱭᱟᱜ ᱩᱱᱩᱨᱩᱢ ᱫᱚ ᱟᱭᱟᱜ ᱠᱟᱹᱢᱤ ᱛᱟᱞᱟ ᱛᱮᱜᱮᱧ ᱯᱷᱚᱴᱮᱞ ᱧᱟᱢᱟ ᱢᱮᱱᱛᱮ ᱤᱧᱟᱹᱜ ᱯᱟᱹᱛᱭᱟᱹᱣ᱾ ᱠᱚᱨᱵᱷᱟᱥ ᱱᱤᱛᱚᱜ ᱫᱚ ᱤᱝᱨᱮᱡᱤᱭ ᱥᱮᱬᱟ ᱮᱫᱟ᱾ ᱵᱟᱦᱨᱮ ᱥᱮᱱ ᱠᱟᱛᱮ ᱰᱮᱢᱚᱱᱴᱨᱮᱥᱚᱱ ᱮᱢᱚᱜ ᱦᱩᱭᱩᱜ ᱠᱷᱟᱱ ᱱᱚᱶᱟ ᱯᱟᱹᱨᱥᱤ ᱨᱮᱭᱟᱜ ᱞᱟᱹᱠᱛᱤ ᱢᱮᱱᱟᱜᱼᱟ᱾ ᱩᱱᱤᱭᱟᱜ ᱛᱟᱹᱞᱤᱢ ᱨᱮᱭᱟᱜ ᱚᱠᱛᱚ ᱫᱚ ᱦᱩᱭᱩᱜ ᱠᱟᱱᱟ ᱥᱮᱛᱟᱜ ᱤᱨᱟᱹᱞ ᱴᱟᱲᱟᱝ ᱠᱷᱚᱱ ᱟᱨᱮ ᱴᱟᱲᱟᱝ ᱦᱟᱹᱵᱤᱡ᱾ ᱫᱤᱱᱟᱹᱢᱟᱱ ᱨᱮᱭᱟᱜ ᱥᱟᱨᱮᱡ ᱚᱠᱛᱚ ᱩᱱᱤ ᱫᱚ ᱤᱧᱟᱹᱜ ᱚᱲᱟᱜ ᱥᱩᱨ ᱥᱩᱯᱩᱨ ᱠᱚᱨᱮ ᱜᱮᱭ ᱟᱹᱪᱩᱨ ᱵᱟᱲᱟᱭᱟ᱾ ᱥᱤᱸᱜᱟᱹᱲ ᱛᱚᱨᱟ ᱱᱮᱛᱟᱨ ᱫᱤᱱᱟᱹᱢ ᱜᱮᱭ ᱪᱟᱞᱟᱜᱼᱟ ᱤᱧᱟᱹᱜ ᱵᱟᱜᱽᱣᱟᱱ ᱨᱮᱭᱟᱜ ᱠᱚᱸᱭᱮ ᱯᱟᱪᱷᱮ ᱠᱚᱲ ᱨᱮᱭᱟᱜ ᱩᱞ ᱫᱟᱨᱮ ᱨᱮ᱾ ᱱᱤᱣᱴᱚᱱ ᱤᱧ ᱧᱮᱞᱮ ᱠᱟᱱᱟ ᱠᱚᱨᱵᱷᱟᱥ ᱫᱚ ᱫᱤᱵᱵᱤᱭ ᱢᱟᱱᱟᱣ ᱟᱠᱟᱫᱮᱭᱟ᱾ ᱛᱮᱦᱮᱧ ᱡᱟᱦᱟᱸ ᱜᱷᱚᱴᱚᱱ ᱦᱩᱭ ᱮᱱᱟ ᱚᱱᱟ ᱛᱟᱭᱚᱢ ᱨᱮᱭᱟᱜ ᱥᱟᱹᱜᱟᱹᱭ ᱫᱚ ᱜᱟᱛᱮ ᱨᱮ ᱟᱹᱨᱩᱭ ᱮᱱ ᱨᱮᱦᱚᱸ ᱵᱟᱹᱧ ᱦᱟᱦᱟᱲᱟᱜᱚᱜᱼᱟ᱾ ᱜᱷᱚᱴᱚᱱ ᱫᱚ ᱦᱩᱭ ᱮᱱᱟ ᱛᱤᱠᱤᱱ ᱵᱮᱲᱟ᱾ ᱱᱤᱣᱴᱚᱱ ᱤᱧᱟᱹᱜ ᱢᱟᱹᱪᱤ ᱪᱮᱛᱟᱱ ᱨᱮ ᱩᱴ ᱩᱴᱩ ᱠᱟᱛᱮᱭ ᱵᱩᱨᱩᱢ ᱟᱠᱟᱱᱟ᱾ ᱠᱚᱨᱵᱷᱟᱥ ᱚᱠᱟ ᱛᱮᱪᱚᱭ ᱨᱤᱸᱜᱟᱹᱣ ᱟᱠᱟᱱᱟ᱾ ᱤᱧ ᱞᱟᱪᱷᱟ ᱨᱮ ᱱᱳᱴ ᱤᱧ ᱚᱞ ᱮᱫᱟ᱾ ᱱᱚᱝᱠᱟᱱ ᱚᱠᱛᱚ ᱨᱮ ᱟᱪᱠᱟ ᱯᱷᱟᱹᱠᱲᱟᱹᱜ ᱨᱮᱭᱟᱜ ᱛᱷᱟᱯᱟᱛᱷᱩᱯᱩᱧ ᱟᱸᱡᱚᱢ ᱠᱮᱫ ᱥᱟᱶᱛᱮ ᱡᱩᱨᱠᱟᱹ ᱥᱮᱫ ᱤᱧ ᱠᱚᱭᱚᱜ ᱫᱚ ᱧᱮᱞᱮᱭᱟᱹᱧ ᱠᱚᱨᱵᱷᱟᱥ ᱚᱲᱟᱜ ᱨᱮᱭ ᱵᱚᱞᱚᱱ ᱠᱟᱱᱟ᱾ ᱟᱭᱟᱜ ᱴᱷᱚᱱᱴᱟ ᱨᱮ ᱢᱤᱫᱴᱟᱝ ᱱᱮᱜᱼᱮ ᱜᱮᱫ ᱦᱟᱹᱠᱩ ᱠᱩᱴᱤ᱾ ᱩᱱᱤ ᱫᱚ ᱚᱱᱟ ᱟᱹᱜᱩ ᱠᱟᱛᱮ ᱛᱷᱚᱯ ᱢᱮᱱᱛᱮ ᱱᱤᱣᱴᱚᱱ ᱥᱟᱢᱟᱝ ᱨᱮ ᱜᱤᱰᱤ ᱦᱚᱴᱚ ᱠᱟᱛᱮ ᱟᱨᱦᱚᱸ ᱡᱩᱨᱠᱟᱹ ᱨᱮ ᱟᱹᱪᱩᱨ ᱪᱟᱞᱟᱣ ᱠᱟᱛᱮ ᱟᱵ ᱠᱟᱛᱮ ᱦᱚᱴᱚᱜ ᱜᱷᱚᱛᱮ ᱠᱟᱛᱮ ᱦᱟᱱᱛᱮ ᱱᱟᱛᱮ ᱠᱚᱭᱚᱜ ᱵᱟᱲᱟᱭ ᱡᱚᱝ ᱠᱟᱱᱟᱭ᱾ ᱜᱨᱮᱱᱯᱷᱮᱞ ᱤᱧᱟᱹᱜ ᱪᱤᱴᱷᱤ ᱨᱮᱭᱟᱜ ᱛᱮᱞᱟᱭ ᱮᱢ ᱟᱠᱟᱫᱟ᱾ ᱚᱞ ᱟᱠᱟᱫᱟᱭ, ᱩᱱᱤ ᱫᱚ ᱪᱮᱬᱮ ᱥᱟᱬᱮᱥᱤᱭᱟᱹ ᱠᱚᱣᱟᱜ ᱢᱤᱫᱩᱱ ᱨᱮ ᱤᱧ ᱱᱮᱣᱛᱟ ᱮᱢᱚᱜ ᱨᱮᱭᱟᱜ ᱮ ᱠᱩᱨᱩᱢᱩᱴᱩ ᱮᱫᱟ, ᱤᱧ ᱫᱚ ᱡᱟᱛᱮ ᱠᱟᱹᱦᱩ ᱥᱟᱶᱛᱮ ᱠᱟᱛᱮ ᱡᱚᱛᱷᱟᱛ ᱚᱠᱛᱚ ᱨᱮ ᱥᱟᱱᱛᱤᱭᱟᱜᱳ ᱱᱟᱜᱟᱨ ᱛᱮᱧ ᱥᱮᱴᱮᱨᱚᱜ ᱢᱟ᱾ ᱵᱟᱨ ᱮᱢᱟᱦᱟ ᱛᱮ ᱟᱹᱰᱤ ᱩᱥᱛᱟᱹᱭ ᱠᱟᱹᱢᱤ ᱩᱛᱨᱟᱹᱣ ᱟᱠᱟᱱᱟ᱾ ᱠᱚᱨᱵᱷᱟᱥ ᱴᱷᱚᱱᱴᱟ ᱨᱮ ᱯᱮᱱᱥᱤᱞ ᱟᱛᱮ ᱤᱝᱨᱮᱡᱤ ᱠᱟᱛᱷᱟ ᱟᱨ ᱮᱞ ᱠᱚᱭ ᱚᱞᱮᱫ ᱠᱟᱱᱟ᱾ ᱠᱟᱜᱚᱡᱽ ᱫᱚ ᱴᱮᱵᱤᱞ ᱪᱮᱛᱟᱱ ᱨᱮ ᱫᱚᱦᱚ ᱦᱳᱭᱳᱜᱼᱟ ᱟᱨ ᱠᱚᱨᱵᱷᱟᱥ ᱚᱱᱟ ᱪᱮᱛᱟᱱ ᱨᱮ ᱛᱮᱸᱜᱚ ᱠᱟᱛᱮᱭ ᱚᱞᱮᱫ ᱠᱟᱱᱟ᱾ ᱩᱱᱤ ᱟᱭᱟᱜ ᱧᱩᱛᱩᱢ ᱤᱝᱨᱮᱡᱤ ᱛᱮᱭ ᱚᱞ ᱠᱮᱫᱟ ᱠᱚᱨᱵᱷᱟᱥ᱾ ᱥᱮᱞᱮᱫ ᱟᱨ ᱵᱷᱮᱜᱮᱫ ᱟᱞᱜᱟ ᱛᱮᱜᱮᱭ ᱠᱚᱨᱟᱣᱮᱫ ᱠᱟᱱᱟ᱾ ᱤᱝᱞᱮᱱᱰ ᱨᱮᱱᱟᱜ ᱨᱟᱡᱽᱫᱷᱟᱱᱤ ᱠᱩᱞᱤᱭᱮ ᱠᱷᱟᱱ ᱮ ᱚᱞ ᱫᱟᱲᱮᱭᱟᱜ ᱠᱟᱱᱟ᱾ ᱤᱧᱟᱹᱜ ᱯᱟᱹᱨᱤᱥ ᱮ ᱚᱞ ᱫᱟᱲᱮᱭᱟᱜ ᱠᱟᱱᱟ᱾ ᱯᱮ ᱢᱟᱦᱟᱸ ᱞᱟᱦᱟ ᱪᱟᱸᱫᱚ ᱢᱟᱦᱟᱸ ᱢᱟᱹᱦᱤᱛ ᱠᱚᱧ ᱥᱤᱠᱷᱟᱹᱣ ᱟᱫᱮ ᱛᱟᱦᱮᱸᱫ᱾ ᱛᱮᱦᱮᱧ ᱚᱠᱟ ᱢᱟᱦᱟᱸ? ᱠᱩᱞᱤ ᱠᱮᱫᱮ ᱠᱷᱟᱱᱤᱧ ᱯᱷᱟᱨᱪᱟ ᱯᱷᱟᱨᱪᱤᱭ ᱚᱞ ᱠᱮᱫᱟ ᱯᱷᱨᱟᱭᱰᱮ᱾ ᱠᱚᱨᱵᱷᱟᱥᱟ ᱡᱚᱢ ᱧᱩ ᱵᱮᱛᱟᱨ ᱨᱮᱦᱚᱸ ᱵᱩᱨᱫᱷᱤ ᱨᱮᱱᱟᱜ ᱩᱯᱨᱩᱢᱤᱧ ᱧᱟᱢ ᱟᱠᱟᱫᱟ᱾ ᱛᱮᱦᱮᱧ ᱢᱤᱫᱴᱟᱝ ᱛᱷᱟᱹᱨᱤ ᱨᱮ ᱨᱩᱴᱤ ᱴᱳᱥᱴ ᱨᱮᱭᱟᱜ ᱴᱩᱠᱨᱟᱹ ᱟᱨ ᱢᱤᱫᱴᱟᱝ ᱛᱷᱟᱹᱨᱤ ᱨᱮ ᱠᱟᱹᱴᱤᱡ ᱪᱟᱞᱟᱝ ᱯᱤᱭᱮᱨᱤ ᱡᱮᱞᱤ ᱩᱱᱤ ᱥᱟᱢᱟᱝ ᱨᱮᱧ ᱫᱚᱦᱚ ᱠᱮᱫᱟ᱾ ᱩᱱᱤ ᱫᱚ ᱨᱩᱴᱤ ᱨᱮᱭᱟᱜ ᱴᱩᱠᱨᱟᱹ ᱡᱚᱢ ᱞᱟᱦᱟ ᱨᱮ ᱴᱷᱚᱱᱴᱟ ᱛᱮ ᱱᱟᱥᱮ ᱱᱟᱥᱮ ᱡᱮᱞᱤᱭ ᱞᱟᱥᱮᱨᱟᱣᱟᱜ ᱠᱟᱱ ᱛᱟᱦᱮᱸ ᱠᱟᱱᱟ᱾ ᱵᱟᱨ ᱜᱮ ᱵᱟᱨ ᱚᱠᱴᱳᱵᱚᱨ ᱠᱚᱨᱵᱷᱟᱥ ᱫᱚ ᱱᱤᱛᱚᱜ ᱮᱴᱟᱜ ᱠᱟᱹᱦᱩ ᱠᱚ ᱠᱷᱚᱱ ᱡᱩᱫᱟᱹ ᱞᱮᱠᱟᱛᱮ ᱛᱟᱦᱮᱸ ᱥᱟᱱᱟᱭᱮᱭᱟ᱾ ᱚᱱᱟ ᱨᱮᱭᱟᱜ ᱥᱟᱹᱵᱩᱫᱽ ᱛᱮᱦᱮᱧᱤᱧ ᱧᱟᱢ ᱠᱮᱫᱟ᱾ ᱛᱮᱦᱮᱧ ᱟᱪᱚᱢᱠᱟ ᱛᱤᱠᱤᱱ ᱵᱮᱲᱟᱭ ᱡᱟᱹᱲᱤ ᱠᱮᱫᱟ ᱥᱟᱶᱛᱮ ᱵᱤᱡᱽᱞᱤ ᱟᱨ ᱴᱷᱮᱨ ᱦᱚᱸ ᱧᱩᱨᱩ ᱮᱱᱟ᱾ ᱤᱱᱠᱟᱹ ᱯᱮ ᱴᱟᱲᱟᱝ ᱥᱮᱫ ᱢᱤᱫᱴᱟᱝ ᱞᱩᱛᱩᱨ ᱯᱚᱥᱟᱜᱚᱜ ᱞᱮᱠᱟ ᱴᱷᱮᱨ ᱧᱩᱨᱩ ᱨᱮᱭᱟᱜ ᱥᱟᱰᱮ ᱟᱸᱡᱚᱢ ᱠᱟᱛᱮ ᱡᱩᱨᱠᱟᱹ ᱫᱷᱟᱨᱮᱧ ᱪᱟᱞᱟᱣ ᱠᱟᱛᱮᱧ ᱧᱮᱞᱟ ᱤᱧᱟᱹᱜ ᱵᱟᱜᱽᱣᱟᱱ ᱵᱟᱦᱨᱮ ᱨᱮ ᱮᱫᱮᱞ ᱫᱟᱨᱮ ᱠᱷᱚᱱᱟᱜ ᱫᱷᱩᱶᱟᱹ ᱚᱰᱚᱠᱚᱜ ᱠᱟᱱᱟ᱾ ᱛᱟᱨᱟᱥᱤᱧ ᱵᱮᱲᱟ ᱫᱟᱜ ᱡᱟᱹᱲᱤ ᱛᱷᱤᱨᱮᱱ ᱛᱟᱭᱚᱢ ᱠᱟᱹᱦᱩ ᱠᱚ ᱨᱟᱜ ᱠᱟᱹᱣᱵᱟᱹᱣ ᱠᱮᱫᱟ᱾ ᱱᱚᱣᱟ ᱛᱚᱞᱞᱟᱴ ᱨᱮ ᱛᱤᱱᱟᱹᱜ ᱜᱟᱱ ᱠᱟᱹᱦᱩ ᱢᱮᱱᱟᱜ ᱠᱚᱣᱟ ᱩᱱᱠᱩ ᱥᱟᱱᱟᱢ ᱜᱮ ᱟᱛᱟᱨ ᱟᱠᱟᱱ ᱫᱟᱨᱮ ᱴᱷᱮᱱ ᱡᱟᱣᱨᱟ ᱠᱟᱛᱮ ᱠᱚ ᱦᱩᱞᱥᱟᱹ ᱮᱫᱟ᱾ ᱤᱧᱤᱡ ᱜᱩᱛᱤ ᱯᱨᱚᱦᱞᱟᱫᱽ ᱫᱚ ᱜᱷᱚᱴᱚᱱ ᱛᱮᱫ ᱧᱮᱞ ᱟᱹᱜᱩᱧ ᱠᱳᱞ ᱠᱟᱫᱮᱭᱟ᱾ ᱩᱱᱤ ᱨᱩᱣᱟᱹᱲ ᱦᱮᱡ ᱠᱟᱛᱮᱭ ᱞᱟᱹᱭ ᱠᱮᱫᱟ, ᱜᱚᱢᱠᱮ, ᱢᱤᱫᱴᱟᱝ ᱠᱟᱹᱦᱩ ᱜᱚᱡ ᱠᱟᱛᱮ ᱫᱟᱨᱮ ᱞᱟᱛᱟᱨ ᱨᱮᱭ ᱧᱩᱨᱩ ᱟᱠᱟᱱᱟ, ᱚᱱᱟᱛᱮ ᱱᱩᱠᱩᱣᱟᱜ ᱠᱟᱹᱣᱵᱟᱹᱣ ᱫᱚ᱾ ᱵᱩᱡᱷᱟᱹᱣ ᱠᱤᱫᱟᱹᱧ ᱴᱷᱮᱨ ᱧᱩᱨᱩ ᱠᱷᱟᱹᱛᱤᱨ ᱜᱮ ᱠᱟᱹᱦᱩ ᱫᱚᱭ ᱜᱚᱡ ᱟᱠᱟᱱᱟ᱾ ᱢᱮᱱᱠᱷᱟᱱ ᱦᱟᱦᱟᱲᱟᱜ ᱨᱮᱭᱟᱜ ᱠᱟᱛᱷᱟ, ᱠᱚᱨᱵᱷᱟᱥ ᱤᱧᱟᱹᱜ ᱚᱲᱟᱜ ᱠᱷᱚᱱ ᱳᱰᱳᱝᱚᱜ ᱞᱟᱹᱜᱤᱫ ᱮᱠᱟᱞ ᱵᱟᱭ ᱢᱚᱱᱮᱣᱟᱫᱟ᱾ ᱩᱱᱤ ᱫᱚ ᱢᱤᱫ ᱢᱚᱱᱮ ᱛᱮ ᱴᱷᱚᱱᱴᱟ ᱨᱮ ᱯᱮᱱᱥᱤᱞ ᱜᱮᱨ ᱠᱟᱛᱮ ᱯᱨᱟᱭᱤᱢ ᱱᱟᱢᱵᱟᱨ ᱠᱚᱭ ᱚᱞ ᱛᱚᱸᱜᱮ ᱤᱫᱤᱭᱮᱫᱟ᱾ ᱵᱟᱨ, ᱯᱮ, ᱯᱳᱱ, ᱢᱚᱬᱮ, ᱮᱭᱟᱭ, ᱜᱮᱢᱤᱫ, ᱜᱮᱯᱮ᱾ ᱮᱭᱟᱭ ᱱᱚᱵᱷᱮᱢᱵᱚᱨ᱾ ᱠᱚᱨᱵᱷᱟᱥ ᱫᱚ ᱱᱤᱛᱚᱜ ᱫᱟᱯᱚᱴ ᱠᱟᱛᱮ ᱥᱟᱬᱮᱥᱤᱭᱟᱹ ᱢᱚᱦᱚᱞ ᱨᱮ ᱥᱮᱴᱮᱨ ᱦᱚᱪᱚ ᱜᱟᱱᱚᱜᱼᱟ᱾ ᱪᱮᱬᱮ ᱫᱚ ᱥᱤᱠᱷᱟᱹᱣ ᱯᱟᱲᱦᱟᱣ ᱠᱟᱛᱮ ᱩᱴᱤ ᱩᱴᱤ ᱠᱟᱹᱢᱤ ᱦᱚᱪᱚ ᱨᱮᱭᱟᱜ ᱟᱭᱢᱟ ᱞᱮᱠᱟᱱ ᱫᱟᱹᱭᱠᱟᱹ ᱧᱟᱢᱚᱜᱼᱟ᱾ ᱢᱮᱱᱠᱷᱟᱱ ᱠᱚᱨᱵᱷᱟᱥ ᱞᱮᱠᱷᱟ ᱱᱩᱱᱟᱹᱜ ᱥᱤᱠᱷᱱᱟᱹᱛᱟᱱ ᱪᱮᱬᱮᱭᱟᱜ ᱱᱚᱡᱤᱨ ᱫᱷᱟᱹᱨᱛᱤ ᱨᱮᱭᱟᱜ ᱱᱟᱜᱟᱢ ᱨᱮ ᱟᱨᱦᱚᱸ ᱢᱮᱱᱟᱜᱼᱟ ᱢᱮᱱᱛᱮ ᱵᱟᱰᱟᱭ ᱵᱟᱹᱱᱩᱜᱼᱟ᱾ ᱳᱨᱱᱤᱛᱷᱟᱱ ᱡᱚᱱᱛᱨᱚ ᱨᱮᱭᱟᱜ ᱞᱟᱹᱠᱛᱤ ᱵᱟᱹᱱᱩᱜᱼᱟ᱾ ᱮᱞᱠᱷᱟ, ᱡᱟᱢᱤᱛᱤ, ᱱᱟᱜᱟᱢ, ᱚᱛᱱᱚᱜ, ᱫᱩᱨᱤᱵᱟᱱ ᱥᱟᱬᱮᱥ, ᱨᱚᱥᱟᱭᱚᱱ ᱮᱢᱟᱱ ᱥᱟᱛᱟᱢ ᱠᱚᱨᱮᱱᱟᱜ ᱠᱩᱠᱞᱤ ᱨᱮᱭᱟᱜ ᱛᱮᱞᱟ ᱮᱞᱮᱞ ᱫᱟᱨᱟᱭ ᱛᱮ ᱵᱟᱝᱠᱷᱟᱱ ᱟᱹᱲᱟᱹ ᱵᱮᱣᱦᱟᱨ ᱠᱟᱛᱮ ᱮᱢᱚᱜ ᱜᱟᱱᱚᱜᱼᱟ᱾ ᱠᱚᱨᱵᱷᱟᱥ ᱚᱱᱟ ᱠᱚᱭ ᱥᱮᱬᱟᱣ ᱠᱟᱣᱱᱟ᱾ ᱥᱟᱶ ᱥᱟᱶᱛᱮ ᱩᱱᱤᱭᱟᱜ ᱚᱠᱟ ᱵᱩᱡᱷᱟᱹᱣ ᱟᱡ ᱟᱡ ᱛᱮ ᱡᱟᱜᱟᱣ ᱟᱠᱟᱱᱟ ᱚᱱᱟ ᱫᱚ ᱢᱮᱱ ᱜᱟᱱᱚᱜᱼᱟ ᱢᱟᱹᱱᱢᱤ ᱞᱮᱠᱟᱱᱟᱜ ᱵᱩᱨᱫᱷᱤ ᱥᱮ ᱦᱤᱣᱢᱮᱱ ᱤᱱᱴᱮᱞᱤᱡᱮᱱᱥ ᱡᱟᱦᱟᱸ ᱥᱟᱞᱟᱜ ᱫᱚ ᱪᱮᱬᱮ ᱪᱩᱯᱲᱤ ᱠᱚᱣᱟᱜ ᱚᱠᱟ ᱥᱟᱹᱜᱟᱹᱭ ᱦᱚᱸ ᱵᱟᱹᱱᱩᱜᱼᱟ᱾ ᱫᱟᱹᱭᱠᱟᱹ ᱞᱮᱠᱟᱛᱮ ᱢᱤᱫᱴᱟᱝ ᱜᱷᱚᱴᱚᱱ ᱨᱮᱭᱟᱜ ᱠᱟᱛᱷᱟ ᱢᱮᱱ ᱜᱟᱱᱚᱜᱼᱟ᱾ ᱥᱟᱱᱛᱤᱭᱮᱜᱳ ᱪᱟᱞᱟᱜ ᱤᱧ ᱢᱮᱱᱛᱮ ᱛᱮᱦᱮᱧ ᱤᱧ ᱥᱩᱴᱠᱮᱥ ᱤᱧ ᱥᱟᱡᱟᱣ ᱮᱫ ᱛᱟᱦᱮᱸᱫ᱾ ᱥᱟᱡᱟᱣ ᱛᱟᱭᱚᱢ ᱵᱟᱥᱠᱟ ᱨᱮᱭᱟᱜ ᱦᱟᱹᱨᱩᱵᱟᱜ ᱥᱮ ᱰᱷᱟᱠᱱᱟ ᱮᱥᱮᱫ ᱠᱟᱛᱮ ᱟᱹᱪᱩᱨ ᱠᱟᱛᱮᱧ ᱧᱮᱞᱟ, ᱠᱚᱨᱵᱷᱟᱥ ᱥᱩᱴᱠᱮᱥ ᱨᱮᱭᱟᱜ ᱠᱩᱞᱩᱯ ᱠᱟᱹᱴᱷᱤ ᱴᱷᱚᱱᱴᱟ ᱨᱮ ᱜᱮᱨ ᱠᱟᱛᱮ ᱛᱷᱤᱨ ᱛᱷᱟᱨ ᱮ ᱛᱮᱸᱜᱚ ᱟᱠᱟᱱᱟ᱾ ᱦᱚᱞᱟᱱᱚᱜ ᱜᱮ ᱜᱨᱮᱱᱵᱷᱤᱞᱟ ᱟᱨ ᱢᱤᱫᱴᱟᱝ ᱪᱤᱴᱷᱤᱧ ᱧᱟᱢ ᱟᱠᱟᱫᱟ᱾ ᱩᱱᱤ ᱫᱚ ᱦᱚᱞᱟ ᱜᱮ ᱥᱟᱱᱛᱤᱭᱮᱜᱳᱭ ᱥᱮᱴᱮᱨ ᱟᱠᱟᱱᱟ᱾ ᱪᱮᱬᱮ ᱪᱩᱯᱲᱤ ᱥᱟᱬᱮᱥᱤᱭᱟᱹ ᱟᱜ ᱦᱮᱞᱢᱮᱞ ᱥᱮ ᱢᱤᱫᱩᱱ ᱨᱤᱱᱤᱡ ᱜᱟᱹᱞᱤᱢ ᱤᱧᱟᱜ ᱦᱤᱡᱩᱜ ᱦᱚᱨ ᱥᱮᱫ ᱠᱚᱭᱚᱜ ᱠᱟᱛᱮ ᱢᱮᱱᱟᱭᱟ᱾ ᱱᱚᱣᱟ ᱞᱟᱦᱟ ᱨᱮ ᱱᱚᱝᱠᱟᱱ ᱦᱮᱞᱢᱮᱞ ᱨᱮ ᱠᱷᱟᱹᱞᱤ ᱪᱮᱬᱮ ᱪᱩᱯᱲᱤ ᱠᱚ ᱤᱫᱤ ᱠᱟᱛᱮ ᱜᱟᱞᱚᱪ ᱜᱮ ᱦᱩᱭ ᱟᱠᱟᱱᱟ᱾ ᱡᱤᱭᱚᱫ ᱪᱮᱬᱮ ᱪᱩᱯᱲᱤ ᱠᱚ ᱥᱟᱶᱛᱮ ᱠᱟᱛᱮ ᱚᱱᱠᱟᱱ ᱜᱟᱞᱚᱪ ᱜᱮ ᱵᱟᱝ ᱦᱩᱭ ᱟᱠᱟᱱᱟ᱾ ᱪᱟᱞᱟᱣᱮᱱ ᱵᱟᱨ ᱪᱟᱸᱫᱚ ᱠᱷᱚᱸᱫᱽᱨᱚᱱ ᱨᱮᱭᱟᱜ ᱚᱨᱡᱚ ᱞᱮᱠᱟᱛᱮ ᱪᱮᱬᱮᱣᱟᱜ ᱵᱚᱦᱚᱜ ᱦᱟᱛᱟᱝ ᱨᱮᱭᱟᱜ ᱡᱟᱦᱟᱸ ᱵᱟᱝ ᱧᱟᱢᱚᱜ ᱞᱮᱠᱟᱱᱟᱜ ᱜᱮᱭᱟᱱᱤᱧ ᱟᱨᱡᱟᱣ ᱟᱠᱟᱫᱟ ᱚᱱᱟ ᱤᱫᱤ ᱠᱟᱛᱮ ᱢᱤᱫᱴᱟᱝ ᱚᱱᱚᱞᱤᱧ ᱚᱞ ᱟᱠᱟᱫᱟ᱾ ᱚᱱᱟ ᱜᱮ ᱦᱩᱭᱩᱜᱼᱟ ᱱᱚᱶᱟ ᱦᱤᱞᱢᱮᱞ ᱨᱮ ᱤᱧᱟᱹᱜ ᱞᱟᱹᱭ ᱛᱮᱱᱟᱜ ᱥᱟᱛᱟᱢ᱾ ᱡᱟᱸᱜᱮ ᱫᱟᱨᱟᱢᱤᱭᱟᱹ ᱠᱚᱣᱟᱜ ᱢᱚᱪᱟ ᱠᱟᱛᱷᱟ ᱛᱷᱤᱨ ᱠᱟᱜ ᱞᱟᱹᱜᱤᱫ ᱛᱮ ᱥᱟᱶ ᱨᱮᱭ ᱛᱟᱦᱮᱸᱱ ᱠᱟᱱᱟ ᱠᱚᱨᱵᱷᱟᱥ᱾